ᱡᱚᱦᱟᱨ ᱜᱮ ᱥᱟᱱᱟᱢ ᱧᱮᱧᱮᱞᱤ ᱠᱚ ᱟᱯᱮ ᱯᱮ ᱧᱮᱞ ᱫᱟ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱥᱮᱴᱤᱝ ᱨᱮᱱᱟᱜ ᱢᱤᱫᱴᱮᱱ ᱥᱤᱠᱨᱮᱴ ᱴᱤᱯᱥ ᱡᱟᱦᱟᱸ ᱫᱚ ᱟᱵᱚᱣᱟᱜ ᱚᱱᱞᱟᱭᱤᱱ ᱠᱷᱟᱱ ᱟᱵᱚᱣᱟᱜ ᱯᱷᱳᱱᱮ ᱨᱚᱲᱟ ᱛᱚ ᱱᱚᱣᱟ ᱡᱚᱠᱷᱚᱱ ᱯᱷᱳᱱ ᱨᱚᱲᱮ ᱮᱛᱚᱦᱚᱵᱟ ᱟᱹᱰᱤ ᱯᱨᱚᱵᱞᱮᱢ ᱨᱮ ᱟᱵᱚᱭ ᱟᱹᱜᱩ ᱵᱚᱱᱟ ᱡᱟᱦᱟᱸ ᱨᱮᱜᱮ ᱵᱚᱱ ᱠᱞᱤᱠᱟ ᱚᱱᱟᱜᱮᱭ ᱨᱚᱲᱟ ᱟᱨ ᱵᱟᱭ ᱠᱟᱹᱢᱤᱭᱟ ᱛᱚ ᱠᱟᱹᱢᱤ ᱞᱟᱹᱜᱤᱫ ᱛᱮ ᱢᱤᱫ ᱫᱷᱟᱣ ᱨᱮᱫᱚ ᱥᱤᱞᱮᱠᱴᱚᱜᱼᱟ ᱟᱨ ᱰᱚᱵᱚᱞ ᱴᱮᱯ ᱪᱟᱨ ᱪᱟᱨ ᱵᱟᱨ ᱫᱷᱟᱣ ᱞᱤᱱ ᱞᱮᱠᱷᱟᱡ ᱫᱚ ᱚᱱᱟ ᱳᱯᱮᱱᱚᱜᱼᱟ ᱛᱚ ᱱᱚᱣᱟ ᱡᱩᱫᱤ ᱚᱱᱚᱜ ᱛᱟᱵᱚᱱᱟ ᱡᱟᱦᱟᱸ ᱜᱮᱵᱚᱱ ᱠᱞᱤᱠᱟ ᱚᱱᱟᱜᱮ ᱨᱚᱲᱟ ᱛᱚ ᱱᱚᱣᱟ ᱯᱨᱚᱵᱞᱮᱢ ᱪᱮᱫ ᱞᱮᱠᱟ ᱠᱟᱛᱮ ᱵᱚᱱ ᱥᱚᱞᱵᱷᱟ ᱥᱮ ᱱᱚᱣᱟ ᱨᱚᱲ ᱪᱮᱫ ᱞᱮᱠᱟ ᱛᱮᱵᱚᱱ ᱵᱚᱱᱫᱚᱭᱟ ᱵᱟᱭ ᱪᱟᱱᱥ ᱛᱮ ᱡᱩᱫᱤ ᱟᱵᱚᱣᱟᱜ ᱱᱚᱣᱟ ᱚᱱᱚᱜ ᱛᱟᱵᱚᱱᱟ ᱵᱟᱝ ᱵᱟᱲᱟᱭ ᱛᱮ ᱛᱚ ᱱᱚᱣᱟ ᱪᱮᱫ ᱞᱮᱠᱟ ᱠᱟᱛᱮ ᱵᱚᱱᱫᱚᱭᱟ ᱟᱨ ᱡᱩᱫᱤ ᱚᱱ ᱥᱟᱱᱟ ᱵᱚᱱᱟ ᱪᱮᱫ ᱞᱮᱠᱟ ᱛᱮᱵᱚᱱ ᱚᱱᱟ ᱚᱱᱟᱜᱤᱧ ᱞᱟᱹᱭ ᱟᱯᱮᱭᱟ ᱛᱚ ᱟᱵᱚ ᱚᱱᱟ ᱦᱚᱛᱮᱡ ᱛᱮ ᱯᱷᱳᱱ ᱨᱮᱱᱟᱜ ᱥᱮᱴᱤᱝ ᱨᱮ ᱪᱟᱞᱟᱜ ᱞᱟᱜᱟᱣ ᱵᱚᱱᱟ ᱱᱚᱣᱟ ᱫᱚ ᱡᱚᱛᱚ ᱯᱷᱳᱱ ᱨᱮᱜᱮ ᱛᱟᱦᱮᱱᱟ ᱛᱚ ᱯᱷᱳᱱ ᱨᱮᱱᱟᱜ

ᱯᱨᱚᱵᱞᱮᱢ ᱦᱩᱭᱩᱜ ᱛᱟᱵᱚᱱᱟ ᱥᱮ ᱱᱚᱣᱟ ᱚᱯᱥᱮᱱ ᱚᱱᱚᱜ ᱛᱟᱵᱚᱱᱟ ᱱᱚᱝᱠᱟ ᱠᱟᱛᱮᱫ ᱵᱚᱱ ᱵᱚᱱᱫᱚ ᱫᱟᱲᱮᱭᱟᱜᱼᱟ ᱢᱟ ᱛᱟᱦᱚᱞᱮ ᱪᱮᱫ ᱞᱮᱠᱟ ᱵᱷᱤᱰᱭᱳ ᱯᱮ ᱵᱩᱡᱽ ᱠᱮᱫᱟ ᱵᱷᱤᱰᱭᱳ ᱱᱚᱰᱮ ᱜᱤᱧ ᱢᱩᱪᱟᱹᱫ ᱠᱟᱫᱟ